ᱯᱳᱭᱞᱳ ᱠᱩᱫᱩᱢ ᱤᱭᱟᱹ ᱤᱭᱟᱹ ᱠᱚ ᱢᱮᱱᱟ ᱚᱠᱚᱭ ᱫᱚ ᱥᱟᱨᱟ ᱠᱷᱚᱱ ᱤᱭᱟᱹ ᱥᱟᱱᱟ ᱠᱚ ᱚᱠᱚᱭ ᱫᱚ ᱥᱟᱨᱟ ᱠᱷᱚᱱ ᱤᱭᱟᱹ ᱵᱟᱝ ᱥᱟᱱᱟ ᱠᱚ ᱧᱤᱫᱟᱹ ᱵᱮᱲᱟ ᱮᱰᱷᱮ ᱠᱟᱛᱮᱫ ᱤᱭᱟᱹ ᱥᱩᱠ ᱜᱮ ᱵᱟᱝ ᱧᱟᱢᱚᱜ᱾ ᱤᱭᱟᱹ ᱤᱭᱟᱹ ᱠᱚ ᱢᱮᱱᱟ ᱚᱠᱚᱭ ᱫᱚ ᱥᱟᱨᱟ ᱠᱷᱚᱱ ᱤᱭᱟᱹ ᱥᱟᱱᱟ ᱠᱚ ᱚᱠᱚᱭ ᱫᱚ ᱥᱟᱨᱟ ᱠᱷᱚᱱ ᱤᱭᱟᱹ ᱵᱟᱝ ᱥᱟᱱᱟ ᱠᱚ ᱧᱤᱫᱟᱹ ᱵᱮᱲᱟ ᱮᱰᱷᱮ ᱠᱟᱛᱮᱫ ᱤᱭᱟᱹ ᱥᱩᱠ ᱜᱮ ᱵᱟᱝ ᱧᱟᱢᱚᱜ᱾ ᱜᱤᱛᱤᱡ ᱠᱟᱛᱮᱫ ᱤᱭᱟᱹ ᱞᱮᱠᱷᱟᱱ ᱥᱩᱠ ᱥᱚᱨᱚᱜᱽ ᱯᱩᱨᱤ ᱧᱮᱞ ᱧᱟᱢᱚᱜ᱾ ᱢᱟᱥᱮ ᱧᱩᱢ ᱛᱟᱵᱚᱱ ᱯᱮ ᱜᱟᱛᱮ ᱠᱚ᱾ ᱤᱭᱟᱹ ᱫᱚ ᱪᱮᱫ ᱫᱚᱥᱟᱨ ᱠᱩᱫᱩᱢ ᱵᱟᱹᱦᱩ ᱢᱟᱠᱚ ᱪᱤᱭᱟᱹ ᱠᱮᱫᱮ ᱵᱟᱹᱦᱩ ᱵᱟᱝ ᱤᱫᱤ ᱠᱟᱛᱮᱫ ᱮᱸᱜᱟᱛ ᱠᱚ ᱤᱫᱤ ᱠᱮᱫᱮ ᱢᱟ ᱧᱩᱢ ᱛᱟᱵᱚᱱ ᱯᱮ ᱪᱮᱫ ᱱᱚᱣᱟ ᱨᱮᱭᱟᱜ ᱛᱮᱞᱟ ᱫᱚ ᱰᱮᱥᱠᱨᱤᱯᱥᱮᱱ ᱵᱚᱠᱥ ᱨᱮ ᱧᱮᱞ ᱛᱟᱵᱚᱱ ᱯᱮ ᱢᱮᱱᱫᱚ ᱚᱱᱮ ᱡᱟᱦᱟᱸ ᱵᱷᱤᱰᱤᱭᱳ ᱞᱟᱛᱟᱨ ᱨᱮ ᱯᱮᱠᱚᱲ ᱪᱤᱱᱦᱟᱹ ᱧᱮᱞᱚᱜ ᱠᱟᱱᱟ ᱚᱱᱟ ᱨᱮ ᱡᱚᱴᱮᱫ ᱞᱮᱠᱷᱟᱱ ᱜᱮ ᱠᱩᱫᱩᱢ ᱨᱮᱱᱟᱜ ᱛᱮᱞᱟ ᱫᱚ ᱧᱮᱞ ᱧᱟᱢᱚᱜᱼᱟ ᱢᱟ ᱛᱟᱦᱞᱮ ᱠᱩᱫᱩᱢ ᱛᱮᱫ ᱵᱚᱱ ᱠᱩᱥᱤᱭᱟᱜ ᱠᱟᱱ ᱠᱷᱟᱱ ᱢᱤᱫᱴᱟᱝ ᱞᱟᱭᱤᱠ ᱟᱨ ᱥᱮᱭᱟᱨ ᱫᱚ ᱟᱞᱚᱵᱚᱱ ᱦᱤᱲᱤᱧ ᱢᱟ ᱟᱨ ᱱᱚᱝᱠᱟᱱ ᱠᱩᱫᱩᱢ ᱠᱚ ᱟᱨᱦᱚᱸ ᱧᱟᱢ ᱞᱟᱹᱜᱤᱫ ᱛᱮ ᱞᱟᱛᱟᱨ ᱨᱮ ᱠᱚᱢᱮᱱᱴ ᱵᱚᱠᱥ ᱨᱮ ᱚᱞ ᱠᱳᱞ ᱛᱟᱵᱚᱱ ᱯᱮ ᱟᱨ ᱪᱮᱱᱮᱞ ᱛᱮᱫ ᱥᱟᱵᱥᱠᱨᱟᱭᱤᱵ ᱠᱟᱛᱟᱵᱚᱱ ᱯᱮ ᱢᱟ ᱛᱟᱦᱚᱞᱮ ᱥᱟᱱᱟᱢ ᱠᱚ ᱡᱚᱦᱟᱨ